ᱟᱨ ᱱᱤᱭᱟᱹ ᱮᱱᱛᱮ ᱯᱟᱛᱟᱨᱠᱟᱨᱤ ᱨᱮᱦᱚᱸ ᱤᱧᱟᱹᱜ ᱠᱟᱹᱢᱤ ᱠᱟᱱ ᱦᱮᱱᱟᱜ ᱜᱤᱭᱟᱹᱧ ᱞᱮᱠᱤᱱ ᱪᱮᱫ ᱮᱢ ᱢᱮᱱᱟ ᱯᱟᱛᱟᱨᱠᱟᱨᱤ ᱨᱮᱦᱚᱸ ᱵᱚᱞᱮ ᱠᱩᱪ ᱚᱲᱟᱜ ᱫᱩᱣᱟᱹᱨ ᱛᱮ ᱵᱟᱝ ᱪᱟᱞᱟᱜ ᱠᱟᱱᱟ ᱥᱮ ᱩᱱᱟᱹᱜ ᱦᱚᱲ ᱵᱟᱠᱚ ᱧᱮᱞᱫᱟ ᱟᱨ ᱜᱤᱫᱟᱹᱨ ᱯᱤᱫᱟᱹᱨ ᱯᱚᱨᱤᱵᱟᱨ ᱪᱟᱞᱟᱣ ᱦᱩᱭᱩᱜ ᱠᱟᱱᱟ ᱟᱫᱚ ᱱᱮ ᱢᱮᱱ ᱠᱮᱫ ᱵᱚᱞᱮ ᱪᱤᱠᱟᱢ ᱪᱟᱞᱟᱣᱟ ᱟᱫᱚ ᱱᱤᱭᱟᱹ ᱫᱤᱦᱟᱲᱤ ᱫᱟᱯᱟ ᱢᱚᱡᱽᱵᱩᱨ ᱢᱚᱡᱽᱫᱩᱨ ᱦᱚᱛᱚ ᱠᱟᱹᱢᱤ ᱦᱩᱭᱩᱜ ᱠᱟᱱᱟ ᱟᱭᱟᱜ ᱱᱚᱜᱼᱚᱭ ᱟᱨ ᱧᱮᱞ ᱫᱚᱲᱦᱟᱭ ᱯᱮ ᱟᱫᱚ ᱚᱱᱟ ᱛᱮᱜᱮ ᱵᱟᱹᱭ ᱢᱤᱫᱴᱮᱱ ᱵᱷᱤᱰᱤᱭᱳ ᱥᱮ ᱱᱤᱭᱟᱹ ᱱᱚᱜᱼᱚᱭ ᱱᱤᱛᱚᱜ ᱢᱤᱫ ᱦᱟᱯᱛᱟ ᱦᱩᱭᱩᱜ ᱠᱟᱱᱟ ᱢᱤᱫᱴᱮᱱ ᱵᱷᱤᱰᱤᱭᱳ ᱦᱚᱸ ᱵᱟᱹᱧ ᱟᱲᱟᱜ ᱟᱠᱟᱫᱟ ᱤᱭᱩᱴᱩᱵᱽ ᱨᱮ ᱡᱤᱛᱱᱟ ᱧᱮᱧᱮᱞᱤᱭᱟᱹ ᱦᱮᱱᱟᱜ ᱯᱮ ᱱᱤᱭᱟᱹ ᱵᱷᱤᱰᱤᱭᱳ ᱥᱮᱭᱟᱨ ᱯᱮ ᱟᱜᱟᱨ ᱤᱧᱟᱹᱜ ᱠᱟᱛᱷᱟ ᱯᱮ ᱵᱩᱡᱷᱟᱹᱣ ᱫᱟᱲᱮᱭᱟᱜ ᱠᱟᱱ ᱠᱟᱱ ᱠᱷᱟᱱ ᱟᱨ ᱯᱮ ᱵᱩᱡᱷᱟᱹᱣ ᱠᱟᱱ ᱜᱮᱭᱟ ᱡᱤᱛᱱᱟ ᱵᱷᱤ ᱤᱧᱟᱹᱜ ᱱᱤᱭᱟᱹ ᱥᱟᱵᱥᱠᱨᱟᱭᱤᱵᱽ ᱦᱮᱱᱟᱜ ᱯᱮᱭᱟ ᱤᱧᱟᱹᱜ ᱪᱮᱱᱮᱞ ᱨᱮ ᱥᱟᱵᱥᱠᱨᱟᱭᱵᱟᱨ ᱡᱚᱛᱚ ᱯᱮ ᱮᱠᱮᱱ ᱥᱚᱢᱟᱡᱽᱫᱟᱨ ᱦᱚᱲ ᱠᱟᱱᱟ ᱚᱱᱟ ᱛᱮᱯᱮ ᱥᱟᱵᱥᱠᱨᱟᱭᱤᱵᱽ ᱠᱟᱫᱟ ᱵᱟᱠᱷᱟᱡ ᱫᱚ ᱢᱤᱫ ᱵᱟᱨ ᱦᱚᱲ ᱮᱱᱛᱮᱫ ᱵᱟᱠᱚ ᱥᱟᱵᱥᱠᱨᱟᱭᱤᱵᱽ ᱮᱫᱟ ᱧᱮᱞ ᱫᱟᱠᱚ ᱟᱹᱭᱠᱟᱹᱜ ᱠᱟᱱᱟ ᱟᱫᱚ ᱩᱱᱠᱩ ᱫᱚ ᱪᱮᱫ ᱮᱢ ᱢᱮᱱᱟ ᱮᱱᱛᱮᱫ ᱡᱟᱛᱟ ᱠᱚ ᱦᱩᱥᱤᱭᱟᱨ ᱴᱷᱤᱠ ᱜᱮᱭᱟ ᱟᱨ ᱡᱤᱛᱱᱟ ᱵᱷᱤ ᱤᱧᱟᱹᱜ ᱞᱟᱭᱤᱯᱷ ᱨᱮᱱᱟᱜ ᱯᱮ ᱱᱤᱭᱟᱹ ᱤᱭᱟᱹ ᱨᱮ ᱥᱟᱵᱥᱠᱨᱟᱭᱵᱟᱨ ᱟᱹᱰᱤ ᱫᱩᱞᱟᱹᱲ ᱢᱟᱱᱮ ᱡᱚᱦᱟᱨ ᱟᱯᱮ ᱤᱧ ᱮᱢᱟ ᱯᱮ ᱠᱟᱱᱟ ᱪᱟᱞ ᱟᱯᱮ ᱠᱟᱹᱱᱟᱹᱧ ᱟᱨ ᱱᱤᱭᱟᱹ ᱪᱮᱱᱮᱞ ᱵᱟᱲᱦᱟᱣ ᱨᱮᱱᱟᱜ ᱠᱳᱥᱤᱥ ᱯᱮ ᱥᱮ ᱤᱧ ᱦᱚᱸ ᱚᱱᱟ ᱠᱩᱨᱩᱢᱩᱴᱩ ᱠᱟᱛᱮ ᱠᱟᱹᱢᱤ ᱨᱮᱱᱟᱜ ᱠᱟᱹᱢᱤᱧ ᱢᱚᱱᱮᱭᱟ ᱟᱨ ᱪᱮᱫ ᱢᱮᱱᱟ ᱮᱱᱛᱮ ᱟᱵᱚ ᱮᱱᱛᱮ ᱟᱵᱚ ᱟᱹᱫᱤᱵᱟᱹᱥᱤ ᱢᱟ ᱥᱮ ᱥᱟᱱᱛᱟᱲ ᱦᱚᱲ ᱢᱟ ᱟᱹᱰᱤ ᱵᱮ ᱨᱳᱡᱽᱜᱟᱨ ᱦᱮᱱᱟᱜ ᱵᱚᱱᱟ ᱥᱮ ᱵᱟᱝ ᱟᱨ ᱪᱮᱫ ᱮᱢ ᱢᱮᱱᱟ ᱚᱲᱟᱜ ᱫᱩᱣᱟᱹᱨ ᱪᱟᱞᱟᱣ ᱞᱟᱹᱜᱤᱫ ᱛᱚ ᱱᱤᱭᱟᱹ ᱠᱚ ᱠᱟᱹᱢᱤ ᱦᱩᱭᱩᱜ ᱠᱟᱱᱟ ᱟᱨ ᱧᱮᱞ ᱢᱮ ᱜᱚᱨᱢᱟ ᱜᱚᱨᱢᱤ ᱢᱤᱱᱟᱹᱧᱟ ᱱᱤᱛ ᱜᱮ ᱠᱩᱰᱤ ᱢᱟᱜ ᱢᱟᱜ ᱠᱟᱛᱮᱧ ᱤᱭᱟᱹ ᱦᱮᱡ ᱠᱟᱱᱟ ᱟᱨ ᱞᱟᱭᱤᱵᱷ ᱤᱧ ᱦᱤᱡᱩᱜ ᱠᱟᱱᱟ ᱱᱤᱭᱟᱹ ᱱᱤᱭᱟᱹ ᱢᱟᱠᱥᱚᱛ ᱫᱚ ᱪᱮᱫ ᱠᱟᱱᱟ ᱟᱯᱮᱧ ᱩᱫᱩᱜ ᱟᱯᱮ ᱠᱟᱱᱟ ᱜᱚᱨᱵᱟ ᱜᱚᱨᱢᱤ ᱢᱟᱠᱥᱚᱛ ᱫᱚ ᱱᱤᱭᱟᱹ ᱠᱟᱱ ᱜᱮᱭᱟ ᱥᱤᱫᱷᱟᱹᱧ ᱞᱟᱹᱭ ᱟᱯᱮᱭᱟ ᱤᱧᱟᱹᱜ ᱪᱮᱱᱮᱞ ᱨᱮ ᱩᱱᱟᱹᱜ ᱥᱟᱵᱥᱠᱨᱟᱭᱵᱟᱨ ᱦᱚᱸ ᱵᱟᱹᱱᱩᱜᱼᱟ ᱟᱨ ᱪᱮᱫ ᱯᱷᱟᱭᱫᱟ ᱦᱚᱸ ᱵᱟᱹᱧ ᱧᱟᱢᱫᱟ ᱮᱱᱦᱚᱸ ᱠᱩᱨᱩᱢᱩᱴᱩ ᱨᱮ ᱢᱤᱱᱟᱹᱧᱟ ᱟᱨ ᱤᱧ ᱫᱚ ᱱᱤᱭᱟᱹᱧ ᱞᱟᱹᱭ ᱟᱯᱮ ᱠᱟᱱᱟ ᱵᱚᱞᱮ ᱟᱵᱚ ᱵᱮᱨᱳᱡᱽᱜᱟᱨ ᱦᱮᱱᱟᱜ ᱵᱚᱱᱟ ᱡᱟᱦᱟᱸ ᱞᱮᱠᱟᱛᱮ ᱤᱧ ᱢᱟ ᱢᱤᱫᱴᱟᱝ ᱤᱭᱩᱴᱩᱵᱽ ᱤᱧ ᱪᱟᱹᱞᱩᱭᱮᱫ ᱠᱟᱱ ᱮᱢ ᱢᱤᱫᱴᱮᱱ ᱚᱱᱟ ᱨᱳᱡᱽᱜᱟᱨ ᱨᱳᱡᱽᱜᱟᱨ ᱠᱟᱱ ᱜᱮᱭᱟ ᱱᱤᱛ ᱞᱟᱹᱜᱤᱫ ᱫᱚ ᱵᱟᱝ ᱫᱷᱤᱱᱟᱹᱱ ᱞᱟᱹᱜᱤᱫ ᱠᱟᱱᱟ ᱚᱱᱟ ᱫᱚ ᱱᱤᱭᱟᱹ ᱦᱤᱥᱟᱹᱵ ᱛᱮᱜᱮ ᱠᱟᱱᱟ ᱟᱫᱚ ᱚᱱᱟ ᱫᱚ ᱪᱟᱞᱟᱜ ᱜᱮ ᱫᱷᱤᱨᱮ ᱫᱷᱤᱨᱮᱧ ᱠᱟᱹᱢᱤ ᱜᱮᱭᱟ ᱞᱮᱠᱤᱱ ᱟᱯᱮ ᱠᱚᱣᱟᱜ ᱜᱚᱲᱚ ᱥᱚᱯᱚᱦᱚᱫ ᱛᱟᱦᱮᱱ ᱠᱷᱟᱱ ᱛᱚ ᱵᱟᱹᱭ ᱵᱟᱹᱭ ᱛᱮ ᱟᱜᱟᱨ ᱱᱤᱭᱟᱹ ᱫᱷᱮᱭᱟᱲᱤ ᱫᱚ ᱯᱟᱛᱱᱤᱧ ᱠᱟᱹᱢᱤᱭᱟ ᱟᱯᱮ ᱠᱚᱣᱟᱜ ᱫᱟᱭᱟ ᱫᱩᱞᱟᱹᱲ ᱟᱥᱤᱨᱵᱟᱫᱽ ᱛᱮ ᱟᱜᱟᱨ ᱜᱚᱲᱚ ᱥᱚᱯᱚᱨᱴ ᱤᱢᱟᱹᱧ ᱯᱮ ᱟᱨ ᱵᱷᱤᱰᱤᱭᱳ ᱡᱟ ᱥᱮᱭᱟᱨ ᱯᱮ ᱢᱤᱫ ᱵᱟᱨ ᱠᱟᱛᱷᱟ ᱟᱨ ᱧᱮᱞ ᱯᱮ ᱵᱚᱭᱦᱟ ᱤᱧ ᱫᱚ ᱢᱤᱫᱴᱮᱱ ᱥᱚᱢᱟᱡᱽ ᱨᱮᱱᱟᱜ ᱤᱧ ᱠᱟᱹᱢᱤ ᱠᱟᱱᱟ ᱟᱨ ᱟᱯᱮ ᱡᱚᱛᱚ ᱯᱮ ᱵᱟᱰᱟᱭ ᱠᱟᱱ ᱜᱮᱭᱟ ᱞᱮᱠᱤᱱ ᱟᱯᱮ ᱜᱮ ᱟᱯᱮ ᱵᱟᱯᱮ ᱥᱮᱭᱟᱨᱟ ᱵᱟᱯᱮ ᱠᱚᱢᱮᱱᱴᱼᱟ ᱤᱧ ᱢᱟ ᱮᱱᱛᱮᱫ ᱤᱱᱠᱟ ᱜᱤᱧ ᱛᱟᱦᱮᱱ ᱟᱨ ᱵᱟᱹᱲᱤᱡ ᱵᱟᱹᱲᱤᱡ ᱟᱨ ᱚᱱᱟ ᱫᱚ ᱡᱟᱫᱟ ᱯᱮ ᱥᱮᱭᱟᱨᱟ ᱟᱨ ᱡᱟᱫᱟ ᱯᱮ ᱠᱚᱢᱮᱱᱴᱼᱟ

ᱢᱚᱡᱽ ᱞᱟᱹᱜᱤᱫ ᱛᱮ ᱵᱟᱹᱲᱤᱡ ᱠᱟᱹᱢᱤ ᱠᱷᱟᱱ ᱤᱧ ᱠᱟᱹᱢᱤᱭᱟ ᱪᱮᱫᱟᱜ ᱚᱱᱟ ᱢᱚᱡᱽ ᱠᱟᱹᱢᱤ ᱦᱩᱭᱩᱜᱼᱟ ᱟᱫᱚ ᱚᱱᱟ ᱤᱭᱟᱹᱛᱮ ᱟᱨ ᱢᱤᱫ ᱵᱟᱨ ᱦᱚᱲ ᱠᱚ ᱟᱥᱠᱮᱛᱤᱧ ᱠᱟᱱᱟ ᱛᱚ ᱡᱟᱫᱟ ᱠᱷᱟᱨᱟᱯ ᱜᱮᱛᱤᱧᱟ ᱥᱟᱶᱟᱞ ᱛᱚ ᱢᱟ ᱛᱚᱵᱮ ᱤᱱᱟᱹᱜ ᱜᱤᱧ ᱜᱟᱞᱢᱟᱨᱟᱣᱟ ᱟᱨ ᱢᱟ ᱛᱚᱵᱮ ᱡᱚᱦᱟᱨ ᱜᱮ ᱥᱟᱱᱟᱢ ᱠᱚ ᱤᱧ ᱛᱚᱨᱚᱯᱷ ᱠᱷᱚᱱ ᱟᱨ ᱥᱮᱭᱟᱨ ᱯᱮ ᱵᱷᱤᱰᱤᱭᱳ ᱡᱚᱦᱟᱨ